ᱟᱢ ᱮᱴᱟᱜ ᱠᱚᱲᱟ ᱟᱞᱚᱯᱮ ᱫᱩᱲᱩᱵ ᱛᱟᱵᱚᱱᱟ ᱠᱚᱲᱟ ᱠᱚ ᱫᱩᱲᱩᱵ ᱫᱩᱲᱩᱵ ᱯᱮ ᱫᱩᱲᱩᱵ ᱯᱮ ᱫᱩᱲᱩᱵ ᱡᱟᱣ ᱯᱮ ᱠᱚᱲᱟ ᱟᱢ ᱟᱜᱟᱨ ᱮᱴᱟᱜ ᱦᱚᱲᱟᱜ ᱡᱩᱫᱤᱢ ᱠᱚᱭᱚᱜ ᱠᱟᱜ ᱠᱷᱟᱡ ᱛᱟᱭᱱᱚᱢ ᱥᱮᱫ ᱠᱷᱚᱡ ᱟᱢᱟᱜ ᱵᱮᱞᱩᱱ ᱦᱚᱸᱠᱚ ᱠᱷᱟᱢᱪᱟᱣᱟ ᱯᱚᱥᱟ ᱞᱮᱱᱠᱷᱟᱡ ᱟᱹᱰᱤ ᱢᱩᱥᱠᱤᱞ ᱟᱢ ᱚᱸᱰᱮ ᱠᱷᱚᱡ ᱩᱰᱩᱠ ᱦᱩᱭ ᱛᱮᱜᱮ ᱦᱩᱭᱩᱜ ᱛᱟᱢᱟ ᱟᱫᱚ ᱪᱚᱞᱚ ᱡᱳᱨ ᱞᱟᱜᱟᱣ ᱯᱮ ᱡᱚᱛᱚ ᱦᱚᱲ ᱜᱮ ᱢᱟ ᱟᱯᱮᱭᱟᱜ ᱞᱟᱹᱲᱦᱟᱹᱭ ᱡᱟᱹᱨᱤ ᱜᱮᱛᱟ ᱯᱮᱭᱟ ᱮᱠᱫᱚᱢ ᱵᱷᱤᱲ ᱨᱮᱜᱮ ᱛᱟᱦᱮᱱ ᱯᱮ ᱟᱪᱪᱷᱟ ᱫᱟ ᱡᱩᱣᱟᱹᱱ ᱠᱚᱲᱟ ᱠᱚ ᱢᱟᱥᱮ ᱵᱷᱤᱞᱟᱹ ᱫᱩᱯᱩᱞ ᱯᱮ ᱫᱟ ᱯᱚᱱᱫᱨᱚ ᱥᱟᱠᱷᱟᱨ ᱞᱟᱹᱜᱤᱫ ᱯᱚᱱᱫᱨᱚ ᱥᱟᱠᱷᱟᱨ ᱞᱟᱹᱜᱤᱫ ᱡᱩᱣᱟᱹᱱ ᱠᱚᱲᱟ ᱠᱚ ᱫᱟ ᱩᱥᱟᱹᱨᱟ ᱵᱟᱪᱷᱟ ᱯᱮ ᱵᱷᱤᱞᱟᱹ ᱫᱩᱯᱩᱞ ᱯᱮ ᱪᱚᱱᱫᱨᱚᱥᱮᱠᱷᱚᱨ ᱞᱟᱹᱜᱤᱫ ᱡᱩᱣᱟᱹᱱ ᱠᱚᱲᱟ ᱠᱚ ᱢᱟ ᱟᱯᱮ ᱵᱤᱞᱚᱢ ᱛᱟᱵᱚᱱᱟ ᱟᱹᱰᱤ ᱩᱥᱟᱹᱨᱟ ᱟᱯᱮ ᱦᱤᱡᱩᱜ ᱞᱟᱹᱜᱤᱫ ᱠᱩᱨᱩᱢᱩᱴᱩᱭ ᱯᱮ ᱮᱱᱛᱮ ᱱᱚᱣᱟ ᱵᱮᱞᱩᱱ ᱯᱮᱥᱟ ᱫᱚ ᱦᱩᱭ ᱤᱫᱤᱭᱮᱱᱟ ᱩᱥᱟᱹᱨᱟ ᱢᱟᱪᱷᱟ ᱟᱯᱮ ᱵᱷᱟᱜᱽ ᱦᱟᱛᱟᱣ ᱞᱟᱹᱜᱤᱫ ᱢᱟ ᱦᱤᱡᱩᱜ ᱯᱮ ᱟᱨ ᱠᱚᱲᱟ ᱠᱚ ᱠᱚᱭ ᱞᱟᱦᱟᱨᱤᱧ ᱢᱮᱛᱟ ᱟᱯᱮ ᱠᱟᱱᱟ ᱩᱥᱩᱨ ᱟᱯᱮ ᱞᱟᱭᱤᱱ ᱥᱮᱡ ᱵᱟᱨ ᱵᱟᱝᱜᱟᱱᱟ ᱪᱚᱠᱚᱨ ᱞᱟᱹᱜᱤᱫ ᱡᱩ ᱱᱚᱛᱮ ᱞᱟᱭᱤᱱ ᱨᱮ ᱟᱯᱮ ᱦᱚᱸ ᱛᱟᱭᱱᱟᱛ ᱯᱮ ᱛᱟᱦᱮᱱᱟ ᱱᱩᱠᱩᱣᱟᱜ ᱢᱩᱪᱟᱹᱫ ᱥᱟᱶ ᱛᱮᱠᱚ ᱫᱟᱹᱲᱟ ᱟᱫᱚ ᱵᱟᱠᱷᱟᱡ ᱟᱯᱮ ᱦᱚᱸ ᱟᱹᱰᱤ ᱜᱷᱟᱹᱲᱤᱡ ᱫᱚ ᱵᱟᱞᱮ ᱤᱱᱛᱤᱡᱟᱨ ᱯᱮᱭᱟ ᱟᱨᱦᱚᱸ ᱚᱱᱠᱟᱱᱟᱜ ᱜᱮ ᱟᱨᱦᱚᱸ ᱠᱷᱮᱞ ᱠᱚ ᱢᱮᱱᱟᱜᱼᱟ ᱚᱱᱟ ᱤᱭᱟᱹᱛᱮ ᱟᱯᱮ ᱩᱥᱟᱹᱨᱟ ᱢᱟᱪᱷᱟ ᱜᱮ ᱞᱟᱭᱤᱱ ᱥᱮᱡ ᱛᱮ ᱦᱤᱡᱩᱜ ᱯᱮ

ᱵᱟᱵᱟ ᱩᱥᱟᱹᱨᱟ ᱚᱱᱠᱟᱱ ᱯᱷᱤᱨ ᱟᱨᱦᱚᱸ ᱚᱱᱠᱟ ᱮᱛᱷᱞᱮᱴᱤᱠᱥ ᱠᱚᱲᱟ ᱠᱚ ᱢᱮᱱᱟᱜ ᱵᱮᱠᱷᱟᱡ ᱥᱮ ᱟᱹᱰᱤ ᱟᱜᱟᱞ ᱵᱟᱜᱟᱞ ᱥᱮ ᱟᱹᱰᱤ ᱥᱟᱺᱜᱤᱧ ᱠᱷᱚᱱ ᱚᱯᱮ ᱥᱮᱵᱟ ᱥᱮᱴᱮᱨ ᱠᱟᱱ ᱠᱷᱟᱡ ᱢᱟ ᱩᱥᱟᱹᱨᱟ ᱢᱟ ᱯᱷᱮᱨ ᱵᱚᱫᱚᱞ ᱛᱟᱵᱚᱱ ᱯᱮ ᱟᱨ ᱵᱷᱟᱜᱽ ᱫᱟᱛᱟ ᱯᱮ

ᱪᱟᱞᱮ ᱛᱤᱦᱤᱧ ᱵᱟᱹᱭ ᱵᱟᱹᱭ ᱛᱮ ᱦᱟᱸᱜ ᱱᱚᱣᱟ ᱯᱷᱟᱭᱱᱟᱞ ᱢᱮᱪ ᱨᱮᱭᱟᱜ ᱥᱚᱢᱚᱭ ᱦᱚᱸ ᱦᱩᱭᱩᱜ ᱠᱟᱱ ᱛᱟᱵᱚᱱᱟ ᱟᱫᱚ ᱥᱚᱝᱠᱷᱭᱟ ᱦᱚᱸ ᱧᱮᱞ ᱫᱟ ᱛᱤᱦᱤᱧᱟᱜ ᱫᱤᱱ ᱨᱮ ᱵᱟᱹᱭ ᱵᱟᱹᱭ ᱛᱮ ᱱᱟᱦᱟᱜ ᱱᱚᱰᱮ ᱵᱟᱲᱦᱟᱜ ᱠᱟᱱ ᱛᱟᱵᱚᱱᱟ ᱧᱮᱧᱮᱞ ᱯᱮᱲᱟ ᱵᱚᱭᱦᱟ ᱠᱚ ᱟᱫᱚ ᱡᱚᱛᱚ ᱧᱮᱧᱮᱞ ᱯᱮᱲᱟ ᱵᱚᱭᱦᱟ ᱠᱚ ᱟᱯᱮ ᱠᱚ ᱟᱹᱰᱤ ᱟᱹᱰᱤ ᱥᱟᱨᱦᱟᱣ ᱟᱨ ᱟᱛᱟᱝ ᱫᱟᱨᱟᱢ ᱛᱤᱦᱤᱧ ᱱᱚᱣᱟ ᱟᱹᱫᱤᱵᱟᱹᱥᱤ ᱭᱩᱣᱟ ᱥᱯᱳᱨᱴᱤᱝ ᱠᱞᱟᱵᱽ ᱜᱷᱟᱜᱚᱨ ᱡᱟᱹᱱᱤ ᱱᱚᱣᱟ ᱴᱩᱨᱱᱟᱢᱮᱱᱴ ᱨᱮ ᱟᱯᱮ ᱯᱮ ᱥᱟᱹᱨᱤ ᱠᱟᱠᱟᱱ ᱟᱯᱮ ᱯᱮ ᱦᱮᱡ ᱥᱮᱴᱮᱨ ᱠᱟᱱ ᱛᱟᱵᱚᱱ ᱛᱤᱦᱤᱧ ᱚᱠᱟ ᱫᱚ ᱢᱮᱪ ᱥᱟᱶ ᱥᱟᱶᱛᱮ ᱱᱚᱣᱟ ᱥᱯᱳᱨᱴᱥ ᱨᱮᱭᱟᱜ ᱚᱠᱟ ᱠᱟᱨᱡᱚᱠᱨᱚᱢ ᱚᱠᱟ ᱨᱮ ᱚᱠᱟ ᱨᱮ ᱵᱷᱟᱜᱽ ᱵᱚᱱ ᱦᱟᱛᱟᱣᱮᱫ ᱠᱟᱱ ᱥᱮ ᱟᱱᱚᱱᱫ ᱵᱚᱱ ᱦᱟᱛᱟᱣᱮᱫ ᱠᱟᱱ ᱚᱠᱟ ᱠᱚ ᱞᱟᱹᱜᱤᱫ ᱛᱮ ᱟᱯᱮ ᱠᱚᱞᱮ ᱥᱟᱨᱦᱟᱣ ᱯᱮ ᱠᱟᱱᱟ ᱟᱨ ᱱᱚᱣᱟ ᱴᱩᱨᱱᱟᱢᱮᱱᱴ ᱵᱟᱹᱲᱤ ᱥᱟᱝᱠᱷᱟ ᱨᱮ ᱟᱵᱚ ᱥᱩᱫᱷᱟᱣ ᱠᱟᱜ ᱞᱟᱹᱜᱤᱫ ᱟᱯᱮ ᱠᱚ ᱟᱹᱰᱤ ᱟᱹᱰᱤ ᱥᱟᱨᱦᱟᱣ ᱟᱨ ᱟᱨ ᱢᱤᱫ ᱫᱷᱟᱣ ᱠᱟᱛᱷᱟ ᱢᱮᱱ ᱞᱟᱹᱜᱤᱫ ᱛᱮ ᱱᱮᱛᱟᱭ ᱟᱵᱚᱨᱮᱱ ᱟᱹᱰᱤ ᱢᱟᱱᱚᱛᱟᱱ ᱟᱹᱰᱤ ᱥᱚᱨᱮᱱ ᱴᱷᱮᱱ ᱱᱚᱣᱟ ᱢᱟᱭᱠᱨᱳᱯᱷᱳᱱ ᱨᱮ ᱟᱵᱚ ᱛᱟᱞᱟᱨᱮ ᱢᱤᱫ ᱫᱷᱟᱣ ᱠᱟᱛᱷᱟ ᱱᱩᱭ ᱱᱤᱛᱚᱜ ᱫᱚᱦᱚᱭ ᱞᱟᱹᱜᱤᱫ ᱡᱩᱣᱟᱹᱱ ᱠᱚᱲᱟ ᱠᱚ ᱱᱤᱛ ᱦᱚᱸ ᱢᱤᱫᱴᱮᱡ ᱱᱚᱰᱮ ᱞᱟᱭᱤᱱ ᱥᱮ ᱵᱟᱠᱚ ᱦᱮᱡ ᱠᱟᱱᱟ ᱱᱤᱛ ᱦᱟᱹᱵᱤᱡ ᱛᱮ ᱟᱨ ᱤᱱᱟᱹ ᱥᱟᱶ ᱥᱟᱶᱛᱮ ᱟᱨᱚ ᱢᱤᱫᱴᱮᱡ ᱱᱚᱣᱟ ᱠᱚ ᱱᱚᱣᱟ ᱠᱚ ᱢᱩᱪᱟᱹᱫ ᱥᱟᱶ ᱛᱮᱜᱮ ᱠᱩᱲᱤ ᱠᱚᱣᱟᱜ ᱫᱟᱹᱲ ᱱᱤᱭᱟᱹ ᱠᱚᱲᱟ ᱠᱚᱣᱟᱜ ᱫᱟᱹᱲ ᱵᱟᱫ ᱯᱷᱤᱨ ᱠᱩᱲᱤ ᱠᱚᱣᱟᱜ ᱫᱟᱹᱲ ᱱᱤᱭᱟᱹ ᱞᱟᱜᱟᱣ ᱨᱮᱜᱮ ᱟᱹᱰᱤ ᱥᱟᱨᱦᱟᱣ ᱥᱮᱞᱮᱫ ᱛᱮ ᱢᱟᱭᱠᱨᱳᱯᱷᱳᱱ ᱛᱮᱠᱚ ᱥᱟᱨᱦᱟᱣ ᱠᱮᱫᱮ ᱟᱢ ᱞᱩᱠᱷᱤᱨᱟᱢ ᱵᱟᱵᱟ ᱟᱞᱚᱢ ᱛᱤᱸᱜᱩᱜᱼᱟ ᱭᱩᱴᱩᱵᱟᱨ ᱢᱮᱱᱟᱜ ᱠᱚᱣᱟ ᱱᱚᱰᱮ ᱛᱤᱦᱤᱧ ᱟᱵᱚᱨᱮᱱ ᱯᱨᱚᱠᱷᱚᱸᱰ ᱵᱤᱠᱟᱥ ᱯᱚᱫᱟᱫᱷᱤᱠᱟᱨᱤ ᱥᱮᱴᱮᱨ ᱟᱠᱟᱱᱟ ᱡᱚᱛᱚ ᱦᱚᱲᱟᱜ ᱛᱚᱯᱥᱚᱨ ᱮᱢᱚᱜ ᱞᱟᱹᱜᱤᱫ ᱛᱮ ᱡᱚᱛᱚ ᱡᱮᱢᱚᱱ ᱪᱮᱱᱮᱞ ᱨᱮ ᱪᱟᱞᱟᱣ ᱞᱮᱱᱠᱷᱟᱱ ᱟᱹᱰᱤ ᱵᱷᱟᱹᱜ ᱦᱚᱲ ᱠᱟᱱᱟ ᱦᱚᱲ ᱵᱚᱱ ᱦᱩᱭᱩᱜᱼᱟ ᱱᱚᱰᱮ ᱯᱨᱚᱠᱷᱚᱸᱰ ᱵᱤᱠᱟᱥ ᱯᱚᱫᱟᱫᱷᱤᱠᱟᱨᱤ ᱧᱮᱞᱮᱫ ᱵᱚᱱᱟ ᱱᱚᱰᱮ ᱠᱷᱚᱱ ᱟᱨ ᱟᱹᱰᱤ ᱟᱹᱰᱤ ᱥᱟᱨᱦᱟᱣ ᱟᱨ ᱱᱚᱣᱟ ᱡᱩᱣᱟᱹᱱ ᱠᱚᱲᱟ ᱠᱚ ᱥᱚᱢᱚᱭ ᱞᱮ ᱮᱢᱟ ᱯᱮ ᱠᱟᱱᱟ ᱫᱩ ᱢᱤᱱᱤᱴ ᱟᱨ ᱵᱟᱠᱷᱟᱡ ᱡᱩᱫᱤ ᱩᱱᱟᱹᱜ ᱫᱟᱹᱲ ᱨᱮᱭᱟᱜ ᱪᱷᱟᱢᱛᱟ ᱵᱟᱹᱱᱩᱜ ᱛᱟᱯᱮ ᱠᱷᱟᱡ ᱟᱞᱚᱯᱮ ᱫᱟᱹᱲᱟ ᱚᱱᱟ ᱦᱚᱸ ᱠᱚᱭ ᱤᱭᱟᱹ ᱫᱚ ᱵᱟᱝ ᱠᱟᱱᱟ ᱚᱱᱟ ᱤᱭᱟᱹ ᱢᱤᱫᱴᱟᱝ ᱵᱚᱞᱮ ᱠᱮᱱᱥᱮᱞ ᱫᱟ ᱤᱥᱠᱮ ᱵᱟᱫ ᱱᱚᱣᱟ ᱱᱚᱣᱟ ᱠᱚᱲᱟ ᱠᱚᱣᱟᱜ ᱵᱟᱫ ᱨᱮ ᱯᱷᱤᱨ ᱞᱟᱹᱴᱠᱤ ᱠᱚᱣᱟᱜ ᱯᱷᱤᱨ ᱠᱩᱲᱤ ᱠᱚᱣᱟᱜ ᱫᱟᱹᱲ

ᱟᱨ ᱵᱟᱝ ᱩᱥᱟᱹᱨᱟ ᱚᱠᱟ ᱫᱚ ᱦᱟᱸᱰᱮᱱᱟᱜ ᱡᱮᱥᱮ ᱢᱟᱭᱤᱠ ᱢᱤᱭᱩᱡᱤᱠ ᱚᱸᱰᱮ ᱚᱸᱰᱮ ᱪᱟᱹᱞᱩᱜᱼᱟ ᱤᱥᱠᱮ ᱵᱟᱫ ᱟᱯᱮ ᱯᱮ ᱟᱹᱪᱩᱨᱚᱜᱼᱟ ᱟᱫᱚ ᱟᱹᱪᱩᱨᱚᱜ ᱥᱚᱢᱚᱭ ᱨᱮ ᱚᱱᱟ ᱚᱠᱟ ᱢᱤᱭᱩᱡᱤᱠ ᱵᱚᱱᱫ ᱠᱟᱛᱮ ᱫᱚ ᱛᱟᱭᱚᱢ ᱥᱮᱫ ᱟᱞᱚᱯᱮ ᱨᱩᱣᱟᱹᱲᱟ ᱞᱟᱦᱟ ᱛᱮᱜᱮ ᱯᱮ ᱟᱹᱪᱩᱨᱚᱜᱼᱟ ᱟᱨ ᱚᱱᱟ ᱦᱚᱸ ᱵᱟᱹᱭ ᱵᱟᱹᱭ ᱫᱚ ᱵᱟᱝ ᱮᱠᱫᱚᱢ ᱥᱳᱞᱳ ᱫᱚ ᱵᱚᱞ ᱯᱮ ᱡᱩᱨᱟ ᱫᱚ ᱯᱩᱨᱟ ᱮᱠᱫᱚᱢ ᱥᱯᱤᱰ ᱨᱮ ᱥᱯᱤᱰ ᱨᱮᱯᱮ ᱛᱟᱲᱟᱢᱟ ᱚᱸᱰᱮ ᱡᱟᱦᱟᱸ ᱥᱮ ᱚᱠᱟ ᱫᱷᱟᱣ ᱫᱷᱟᱹᱨᱤ ᱵᱚᱱ ᱪᱟᱞᱟᱜᱼᱟ ᱚᱸᱰᱮ ᱚᱱᱠᱟ ᱟᱨ ᱛᱤᱱᱟᱹᱜ ᱱᱟᱜ ᱠᱚᱢᱚᱴᱤ ᱢᱮᱱᱟᱜ ᱯᱮᱭᱟ ᱚᱱᱟ ᱛᱟᱞᱟ ᱨᱮ ᱡᱮᱢᱚᱱ ᱩᱱᱠᱩᱣᱟᱜ ᱨᱟᱯᱛᱟᱨ ᱥᱤᱨᱤᱡᱚᱜᱼᱟ ᱚᱸᱰᱮ ᱫᱚ ᱛᱷᱚᱲᱟ ᱯᱮ ᱫᱩᱲᱩᱵᱚᱜᱼᱟ ᱚᱱᱟ ᱫᱚ ᱫᱤᱥᱚᱢ ᱦᱚᱲ ᱛᱟᱞᱟ ᱨᱮ ᱟᱹᱰᱤ ᱥᱟᱡᱟᱣ ᱠᱚ ᱧᱮᱞᱚᱜᱼᱟ ᱡᱮ ᱟᱹᱰᱤ ᱢᱚᱡᱽ ᱚᱠᱛᱮ ᱠᱚ ᱧᱮᱞᱚᱜᱼᱟ

ᱟᱨ ᱛᱷᱚᱲᱟ ᱜᱟᱱ ᱨᱮᱥ ᱧᱚᱜ ᱛᱟᱲᱟᱢ ᱯᱮ ᱵᱟᱰᱤᱭᱟᱨᱮ ᱵᱤᱴᱮ ᱠᱷᱟᱞᱤ ᱜᱨᱟᱱᱰ ᱵᱟᱞᱟ ᱦᱟᱨᱮ ᱢᱟ ᱟᱪᱩᱨ ᱯᱟᱨ ᱦᱚ ᱠᱚ ᱵᱟᱜᱤ ᱜᱟᱱ ᱠᱷᱟᱭ

ᱟᱨ ᱱᱤᱭᱟᱹ ᱵᱟᱫ ᱨᱮ ᱡᱩᱣᱟᱹᱱ ᱠᱚᱲᱟ ᱡᱩᱣᱟᱹᱱ ᱠᱩᱲᱤ ᱠᱚ ᱞᱟᱹᱜᱤᱫ ᱚᱠᱟ ᱫᱚ ᱥᱳᱞᱳᱥᱚ ᱢᱤᱴᱟᱨ ᱨᱮᱥ ᱚᱠᱟ ᱫᱚ ᱟᱨ ᱪᱟᱠᱟᱨ ᱡᱩᱣᱟᱹᱱ ᱠᱩᱲᱤ ᱠᱚ ᱟᱯᱮ ᱨᱮᱰᱤ ᱯᱮ ᱛᱟᱦᱮᱱ ᱛᱟᱵᱚᱱᱟ ᱱᱤᱭᱟᱹ ᱠᱩᱨᱥᱤ ᱨᱮᱥ ᱵᱟᱫ ᱠᱷᱟᱱ ᱜᱮ ᱚᱠᱟ ᱫᱚ ᱟᱨ ᱪᱟᱠᱟᱨ ᱫᱚ ᱦᱩᱭᱩᱜᱼᱟ ᱦᱟᱸᱜ